ᱫᱮᱞᱟ ᱵᱚ ᱡᱩᱢᱤᱫᱚᱜᱼᱟ ᱫᱮᱞᱟ ᱵᱚ ᱡᱤᱛᱠᱟᱹᱨᱚᱜᱼᱟ ᱫᱮᱞᱟ ᱵᱚ ᱡᱩᱢᱤᱫᱚᱜᱼᱟ ᱫᱮᱞᱟ ᱵᱚ ᱡᱤᱛᱠᱟᱹᱨᱚᱜᱼᱟ ᱥᱟᱝᱵᱤᱫᱷᱟᱱᱤᱠ ᱚᱫᱷᱤᱠᱟᱨ ᱵᱚ ᱦᱟᱢᱮᱴᱟ ᱥᱮᱴᱮᱨᱮᱱᱟ ᱥᱮᱴᱮᱨᱮᱱᱟ ᱱᱮᱣᱛᱟ ᱜᱟᱹᱰᱤ ᱥᱮᱴᱮᱨᱮᱱᱟ ᱥᱮᱴᱮᱨᱮᱱᱟ ᱱᱮᱣᱛᱟ ᱜᱟᱹᱰᱤ ᱜᱩᱰᱜᱩᱰᱟᱹᱣ ᱟᱛᱮ ᱥᱮᱴᱮᱨᱮᱱᱟ ᱱᱮᱣᱛᱟ ᱜᱟᱹᱰᱤ ᱥᱟᱱᱟᱢ ᱦᱚᱲ ᱠᱚ ᱞᱟᱹᱜᱤᱫ ᱛᱟᱦᱮᱸᱭᱮᱱᱟ ᱱᱮᱣᱛᱟ ᱜᱤᱨᱟᱹ ᱟᱹᱫᱤᱵᱟᱹᱥᱤ ᱥᱮᱸᱜᱮᱞ ᱚᱵᱷᱤᱡᱟᱱ ᱠᱮᱱᱫᱨᱤᱭᱚ ᱠᱚᱢᱤᱴᱤ ᱯᱟᱦᱴᱟ ᱥᱮᱫ ᱠᱷᱚᱱ ᱪᱟᱸᱫᱩ ᱵᱟᱨᱟᱵᱟᱨᱤ ᱜᱚᱜᱚ ᱵᱟᱵᱟ ᱟᱨ ᱤᱯᱤᱞ ᱵᱟᱨᱟᱵᱟᱨᱤ ᱵᱚᱭᱦᱟ ᱢᱤᱥᱨᱟ ᱠᱚ ᱥᱟᱶᱛᱮ ᱟᱛᱳ ᱴᱚᱞᱟ ᱨᱮᱱ ᱢᱟᱹᱡᱷᱤ ᱵᱟᱵᱟ ᱟᱨ ᱟᱛᱳ ᱢᱚᱬᱮ ᱦᱚᱲ ᱠᱚ ᱥᱟᱱᱟᱢ ᱠᱚᱜᱮ ᱞᱮ ᱱᱮᱣᱛᱟᱭᱮᱫ ᱯᱮ ᱫᱟᱨᱟᱭ ᱠᱟᱱ ᱤᱝᱨᱮᱡᱤ 22 ᱰᱤᱥᱮᱢᱵᱚᱨ 2022 ᱵᱨᱤᱦᱚᱥᱯᱚᱛᱤᱵᱟᱨ ᱦᱤᱞᱚᱜ ᱨᱟᱺᱪᱤ ᱪᱚᱞᱚ ᱦᱮᱸ ᱟᱹᱫᱤᱵᱟᱹᱥᱤ ᱥᱮᱸᱜᱮᱞ ᱚᱵᱷᱤᱡᱟᱱ ᱡᱷᱟᱲᱠᱷᱚᱸᱰ ᱨᱟᱡᱽ ᱨᱮᱭᱟᱜ ᱨᱟᱸᱪᱤ ᱢᱚᱨᱟᱵᱟᱫᱤ ᱢᱚᱭᱫᱟᱱ ᱨᱮ 22 ᱰᱤᱥᱮᱢᱵᱚᱨ ᱦᱟᱥᱟ ᱵᱷᱟᱥᱟ ᱡᱤᱛᱠᱟᱹᱨ ᱢᱟᱦᱟ ᱢᱟᱱᱟᱣ ᱟᱨ ᱥᱟᱨᱱᱟ ᱫᱷᱚᱨᱚᱢ ᱠᱳᱰ ᱡᱚᱱᱚᱥᱚᱵᱷᱟᱭ ᱥᱟᱵ ᱥᱟᱯᱲᱟᱣ ᱟᱠᱟᱫᱟ ᱚᱱᱟ ᱡᱤᱛᱠᱟᱹᱨ ᱢᱟᱦᱟ ᱢᱟᱱᱟᱣ ᱟᱨ ᱥᱟᱨᱱᱟ ᱫᱷᱚᱨᱚᱢ ᱠᱳᱰ ᱡᱚᱱᱚᱥᱚᱵᱷᱟ ᱨᱮ ᱱᱮᱣᱛᱟ ᱯᱮᱲᱟ ᱦᱤᱥᱟᱹᱵ ᱛᱮ ᱢᱮᱱᱟᱭᱟ ᱵᱷᱟᱨᱚᱛ ᱫᱤᱥᱚᱢ ᱨᱮᱱ ᱯᱨᱚᱫᱷᱟᱱ ᱢᱚᱱᱛᱨᱤ ᱛᱚᱛᱷᱟ ᱵᱷᱟᱨᱚᱛ ᱥᱚᱨᱠᱟᱨ ᱢᱟᱱᱚᱛᱟᱱ ᱱᱚᱨᱮᱱᱫᱨᱚ ᱢᱳᱫᱤ ᱥᱮᱴᱮᱨ ᱛᱟᱦᱮᱱ ᱠᱟᱱᱟᱭ ᱯᱟᱹᱨᱥᱤ ᱡᱤᱛᱠᱟᱹᱨᱤᱭᱟᱹ ᱫᱤᱥᱚᱢ ᱜᱚᱢᱠᱮ ᱡᱤᱣᱟᱹᱫ ᱵᱚᱸᱜᱟ ᱥᱟᱨᱱᱟ ᱫᱷᱚᱨᱚᱢ ᱜᱩᱨᱩ ᱥᱟᱞᱠᱷᱟᱱ ᱢᱩᱨᱢᱩ ᱚᱱᱟ ᱥᱟᱶᱛᱮ ᱵᱤᱥᱮᱥ ᱯᱮᱲᱟ ᱞᱮᱠᱟᱛᱮ ᱛᱟᱦᱮᱱ ᱠᱟᱱᱟᱭ ᱟᱹᱫᱤᱵᱟᱹᱥᱤ ᱥᱮᱸᱜᱮᱞ ᱚᱵᱷᱤᱡᱟᱱ ᱠᱮᱱᱫᱨᱤᱭᱚ ᱥᱚᱝᱡᱳᱡᱚᱠ ᱢᱟᱱᱚᱛᱤᱭᱟᱹ ᱥᱩᱢᱤᱛᱨᱟ ᱢᱩᱨᱢᱩ ᱥᱟᱶᱛᱮ ᱛᱟᱦᱮᱱ ᱠᱟᱱᱟ ᱠᱚ ᱵᱤᱦᱟᱨ ᱵᱮᱝᱜᱚᱞ ᱟᱥᱟᱢ ᱩᱲᱤᱥᱥᱟ ᱡᱷᱟᱲᱠᱷᱚᱸᱰ ᱢᱚᱬᱮ ᱯᱚᱱᱚᱛ ᱟᱹᱫᱤᱵᱟᱹᱥᱤ ᱥᱮᱸᱜᱮᱞ ᱚᱵᱷᱤᱡᱟᱱ ᱨᱮᱱ ᱱᱮᱛᱟ ᱱᱮᱛᱨᱤ ᱠᱚ ᱢᱟ ᱛᱚᱵᱮ ᱥᱟᱱᱟᱢ ᱦᱚᱲ ᱜᱮ ᱫᱟᱨᱟᱭ ᱠᱟᱱ ᱱᱮᱰᱟ ᱜᱚᱴᱟ ᱢᱟᱹᱦᱤᱛ ᱦᱤᱞᱟᱹᱜ ᱨᱟᱸᱪᱤ ᱢᱚᱨᱟᱵᱟᱫᱤ ᱢᱚᱭᱫᱟᱱ ᱨᱮ ᱥᱮᱴᱮᱨ ᱠᱟᱛᱮ ᱦᱟᱥᱟ ᱵᱷᱟᱥᱟ ᱡᱤᱛᱠᱟᱹᱨ ᱢᱟᱦᱟ ᱵᱚ ᱥᱟᱹᱠᱷᱤ ᱥᱚᱵᱷᱟᱭ ᱢᱟ ᱵᱟᱭᱤᱥᱮ ᱰᱤᱥᱮᱢᱵᱚᱨ ᱟᱴᱷᱨᱚᱥᱚ ᱯᱟᱸᱪᱯᱟᱱᱱᱚ ᱥᱟᱞ ᱨᱮ ᱥᱤᱫᱩ ᱢᱩᱨᱢᱩᱣᱟᱜ ᱞᱟᱹᱲᱦᱟᱹᱭ ᱛᱮ ᱦᱟᱥᱟ ᱡᱤᱛᱠᱟᱹᱨ ᱞᱮᱱᱟ ᱟᱨ ᱵᱟᱭᱤᱥ ᱰᱤᱥᱮᱢᱵᱚᱨ ᱫᱩ ᱦᱟᱡᱟᱨ ᱛᱤᱱ ᱥᱟᱞ ᱨᱮ ᱥᱟᱞᱠᱷᱟᱱ ᱢᱩᱨᱢᱩᱣᱟᱜ ᱞᱟᱹᱲᱦᱟᱹᱭ ᱛᱮ ᱵᱷᱟᱥᱟ ᱡᱤᱛᱠᱟᱹᱨ ᱞᱮᱱᱟ ᱚᱱᱟ ᱢᱮᱱᱛᱮ ᱡᱟᱣ ᱥᱮᱨᱢᱟ ᱞᱮᱠᱟᱜᱮ ᱦᱟᱥᱟ ᱵᱷᱟᱥᱟ ᱡᱤᱛᱠᱟᱹᱨ ᱢᱟᱦᱟ ᱢᱟᱱᱟᱣ ᱦᱩᱭᱩᱜ ᱠᱟᱱᱟ ᱟᱨ ᱚᱱᱟ ᱡᱤᱛᱠᱟᱹᱨ ᱢᱟᱦᱟ ᱢᱟᱱᱟᱣ ᱢᱚᱧᱪᱚ ᱠᱷᱚᱱ ᱟᱹᱫᱤᱵᱟᱹᱥᱤ ᱥᱮᱸᱜᱮᱞ ᱚᱵᱷᱤᱡᱟᱱ ᱵᱷᱟᱨᱚᱛ ᱥᱚᱨᱠᱟᱨ ᱴᱷᱮᱱ ᱢᱚᱬᱮ ᱜᱚᱴᱟᱝ ᱫᱟᱹᱵᱤ ᱦᱚᱸᱭ ᱫᱚᱦᱚᱭᱮᱫᱟ ᱮᱠ ᱱᱚᱢᱵᱚᱨ ᱟᱹᱫᱤᱵᱟᱹᱥᱤ ᱠᱚ ᱵᱟᱠᱷᱨᱟ ᱟᱞᱟᱜᱽ ᱛᱮ ᱥᱟᱨᱱᱟ ᱫᱷᱚᱨᱚᱢ ᱠᱚᱞᱚᱢ ᱠᱳᱰ ᱮ ᱵᱮᱱᱟᱣ ᱢᱟ ᱫᱩᱭ ᱱᱚᱢᱵᱚᱨ ᱡᱷᱟᱲᱠᱷᱚᱸᱰ ᱨᱟᱡᱽ ᱨᱮ ᱥᱟᱱᱛᱟᱞᱤ ᱯᱨᱚᱛᱷᱚᱢ ᱨᱟᱡᱽ ᱵᱷᱟᱥᱟ ᱦᱤᱥᱟᱹᱵ ᱛᱮ ᱢᱟᱱᱱᱚᱛᱟᱭ ᱧᱟᱢ ᱢᱟ ᱛᱤᱱ ᱱᱚᱢᱵᱚᱨ ᱟᱹᱫᱤᱵᱟᱹᱥᱤᱭᱟᱜ ᱥᱚᱥᱟᱥᱚᱱ ᱵᱮᱵᱚᱥᱛᱷᱟ ᱨᱮ ᱥᱩᱫᱷᱟᱹᱨ ᱦᱩᱭᱩᱜ ᱢᱟ ᱪᱟᱨ ᱱᱚᱢᱵᱚᱨ ᱟᱥᱟᱢ ᱟᱱᱫᱟᱢᱟᱱ ᱨᱮᱱ ᱡᱷᱟᱲᱠᱷᱚᱸᱰᱤ ᱟᱹᱫᱤᱵᱟᱹᱥᱤ ᱠᱚ ᱮᱥᱴᱤ ᱥᱩᱪᱤ ᱨᱮᱠᱚ ᱥᱟᱢᱤᱞᱚᱜ ᱢᱟ ᱯᱟᱸᱪ ᱱᱚᱢᱵᱚᱨ ᱡᱷᱟᱲᱠᱷᱚᱸᱰ ᱨᱟᱡᱽ ᱨᱚᱠᱠᱷᱟ ᱟᱨ ᱥᱚᱢᱨᱤᱫᱷᱤ ᱠᱚᱨᱟᱣ ᱦᱩᱭᱩᱜ ᱢᱟ ᱢᱟ ᱛᱚᱵᱮ ᱢᱟ ᱛᱚᱵᱮ ᱵᱟᱭᱤᱥᱮ ᱰᱤᱥᱮᱢᱵᱚᱨ ᱫᱩ ᱦᱟᱡᱟᱨ ᱵᱟᱭᱤᱥ ᱦᱤᱞᱳᱜ ᱨᱟᱸᱪᱤ ᱢᱚᱨᱟᱵᱟᱫᱤ ᱢᱚᱭᱫᱟᱱ ᱨᱮ ᱥᱟᱱᱟᱢ ᱦᱚᱲ ᱠᱚᱜᱮ ᱥᱮᱴᱮᱨ ᱠᱟᱛᱮ ᱵᱚᱱ ᱥᱟᱹᱠᱷᱤ ᱥᱚᱵᱷᱟᱭ ᱢᱟ ᱡᱚᱦᱟᱨ